ᱥᱟᱱᱟᱢ ᱠᱚ ᱡᱚᱦᱟᱨ ᱜᱮ ᱟᱯᱮ ᱠᱚ ᱱᱚᱣᱟ ᱪᱮᱱᱮᱞ ᱛᱤᱧ ᱥᱟᱹᱜᱩᱱ ᱫᱟᱨᱟᱢᱮᱫ ᱯᱮᱭᱟ ᱛᱚ ᱵᱚᱭᱦᱟ ᱠᱚ ᱛᱮᱦᱮᱧ ᱛᱟᱵᱚ ᱟᱵᱚᱣᱟᱜ ᱪᱮᱱᱮᱞ ᱨᱮ ᱢᱤᱫ ᱥᱟᱭ ᱥᱟᱵᱥᱠᱨᱟᱭᱵᱟᱨ ᱵᱚ ᱥᱮᱴᱮᱨᱮᱱᱟ ᱢᱮᱱᱫᱚ ᱟᱵᱚᱣᱟᱜ ᱜᱷᱟᱨᱚᱸᱡᱽ ᱫᱚ ᱢᱤᱫ ᱥᱟᱭ ᱦᱚᱲ ᱵᱚ ᱦᱩᱭᱮᱱᱟ ᱚᱱᱟᱛᱮ ᱟᱯᱮ ᱡᱚᱛᱚ ᱠᱚᱜᱮ ᱟᱹᱰᱤ ᱟᱹᱰᱤ ᱥᱟᱨᱦᱟᱣ ᱡᱟᱦᱟᱸ ᱛᱤᱱᱟᱹᱜ ᱜᱮ ᱛᱟᱵᱚᱱ ᱯᱮ ᱥᱟᱵᱥᱠᱨᱟᱭᱤᱵᱽ ᱟᱠᱟᱜᱼᱟ ᱵᱷᱤᱰᱤᱭᱳ ᱠᱚᱯᱮ ᱧᱮᱞᱮᱜᱼᱟ ᱟᱹᱰᱤ ᱟᱹᱰᱤ ᱟᱯᱮ ᱠᱚ ᱥᱟᱨᱦᱟᱣ ᱟᱯᱮ ᱠᱚ ᱤᱫᱤ ᱠᱟᱛᱮ ᱜᱮ ᱛᱮᱦᱮᱧ ᱱᱚᱝᱠᱟ ᱵᱷᱤᱰᱭᱳ ᱠᱚᱦᱚᱸᱧ ᱵᱮᱱᱟᱣᱮᱜᱼᱟ ᱟᱨ ᱵᱟᱹᱭ ᱵᱟᱹᱭ ᱛᱮ ᱥᱟᱵᱥᱠᱨᱟᱭᱵᱟᱨ ᱠᱚᱠᱚ ᱥᱟᱸᱜᱮᱜ ᱠᱟᱱ ᱠᱷᱟᱱ ᱢᱚᱱᱮ ᱨᱮ ᱨᱟᱹᱥᱠᱟᱹ ᱦᱚᱸ ᱦᱤᱡᱩᱜ ᱠᱟᱱᱟ ᱡᱟᱦᱟᱸᱭ ᱠᱚ ᱛᱟᱵᱚ ᱵᱷᱤᱰᱭᱳ ᱵᱚᱱ ᱧᱮᱞᱮᱜᱼᱟ ᱟᱨ ᱵᱟᱵᱚ ᱥᱟᱵᱥᱠᱨᱟᱭᱤᱵᱽ ᱟᱠᱟᱜᱼᱟ ᱱᱚᱣᱟ ᱪᱮᱱᱮᱞ ᱮᱱᱠᱷᱟᱱ ᱫᱚ ᱟᱹᱰᱤ ᱩᱥᱟᱹᱨᱟ ᱥᱟᱺᱦᱤᱡ ᱛᱟᱵᱚ ᱥᱟᱵᱥᱠᱨᱟᱭᱤᱵᱽ ᱠᱟᱜ ᱯᱮ ᱟᱨ ᱥᱟᱯᱳᱨᱴ ᱮᱢᱚᱜ ᱯᱮ ᱜᱚᱲᱚ ᱮᱢᱚᱜ ᱯᱮ ᱛᱟᱵᱚ ᱟᱨ ᱚᱱᱠᱟ ᱜᱮ ᱵᱷᱤᱰᱭᱳ ᱠᱚᱵᱚ ᱵᱮᱱᱟᱣᱟ ᱟᱲᱟᱜᱟᱵᱚ ᱟᱨ ᱱᱤᱛᱚᱝ ᱫᱚ ᱤᱧ ᱫᱚ ᱢᱟᱫ ᱜᱟᱡᱟᱲ ᱥᱩᱨ ᱨᱮ ᱢᱤᱱᱟᱹᱧᱟ ᱱᱚᱜᱼᱚᱭ ᱯᱟᱹᱪᱷᱞᱟᱹ ᱥᱮᱫ ᱨᱮ ᱢᱟᱫ ᱜᱟᱡᱟᱲ ᱯᱮ ᱧᱮᱞᱮᱫ ᱜᱮᱭᱟ ᱦᱟᱸᱜ ᱯᱟᱞᱮᱱᱚᱜ ᱟᱫᱚ ᱢᱟᱫ ᱢᱟᱜ ᱦᱩᱭᱩᱜ ᱠᱟᱱᱟ ᱵᱚᱭᱦᱟ ᱱᱚᱛᱮ ᱢᱟᱯᱮ ᱧᱮᱞᱮᱫᱼᱟ ᱱᱚᱜᱼᱚᱭ ᱵᱟᱲᱜᱮ ᱯᱟᱹᱪᱷᱞᱟᱹ ᱥᱮᱫ ᱮᱴᱮᱫ ᱟᱠᱟᱱᱟ ᱢᱮᱱᱠᱷᱟᱱ ᱱᱟᱣᱟ ᱯᱟᱥᱴᱟ ᱫᱚ ᱵᱟᱭ ᱮᱴᱮᱫ ᱟᱠᱟᱱᱟ ᱛᱟᱵᱚ ᱱᱟᱛᱮ ᱚᱱᱮ ᱨᱟᱹᱯᱩᱫ ᱨᱟᱹᱯᱩᱫ ᱜᱮᱭᱟ ᱧᱮᱞᱚᱜ ᱠᱟᱱ ᱧᱮᱞ ᱧᱟᱢᱚᱜ ᱠᱟᱱ ᱜᱮᱭᱟ ᱚᱱᱟ ᱯᱟᱥᱴᱟ ᱱᱟᱦᱟᱜ ᱵᱚ ᱮᱴᱮᱫ ᱵᱟᱲᱟ ᱧᱚᱜᱟ ᱛᱮᱦᱮᱧ ᱫᱚ ᱛᱮᱦᱮᱧ ᱫᱚ ᱵᱟᱵᱚ ᱮᱴᱮᱫᱟ ᱱᱚᱜᱼᱚᱭ ᱱᱚᱛᱮ ᱫᱚᱠᱚ ᱮᱴᱮᱫ ᱟᱠᱟᱫ ᱱᱚᱛᱮ ᱢᱟᱨᱟᱝ ᱜᱚᱥᱟ ᱯᱟᱥᱴᱟ ᱟᱨ ᱱᱟᱛᱮ ᱟᱞᱮ ᱯᱟᱥᱴᱟ ᱫᱚ ᱠᱟᱹᱴᱤᱡ ᱨᱟᱹᱯᱩᱫ ᱨᱟᱹᱯᱩᱫ ᱜᱮᱭᱟ ᱵᱷᱟᱹᱭ ᱮᱱᱠᱷᱟᱱ ᱚᱱᱟ ᱠᱚ ᱥᱟᱡᱟᱣ ᱨᱩᱣᱟᱹᱲ ᱦᱩᱭᱩᱜᱼᱟ ᱱᱤᱛᱚᱜ ᱥᱤᱛᱩᱝ ᱫᱤᱱ ᱥᱮᱴᱮᱨᱚᱜ ᱠᱟᱱᱟ ᱰᱟᱹᱝᱨᱤ ᱢᱮᱨᱚᱢ ᱠᱚ ᱱᱟᱦᱟᱜ ᱠᱚ ᱟᱲᱟᱜ ᱜᱤᱰᱤ ᱠᱟᱠᱚᱣᱟ ᱚᱱᱟᱛᱮ ᱵᱟᱲᱜᱮ ᱠᱚᱨᱮ ᱱᱚᱜᱼᱚᱭ ᱫᱟᱨᱮ ᱠᱚ ᱢᱮᱱᱟᱜᱼᱟ ᱠᱟᱹᱴᱤᱡ ᱫᱟᱨᱮ ᱠᱚᱦᱚᱸ ᱟᱨ ᱱᱟᱦᱟᱜ ᱛᱟᱵᱚᱱ ᱩᱞ ᱧᱮᱞ ᱯᱮ ᱩᱞ ᱢᱟ ᱵᱟᱦᱟ ᱜᱚᱫ ᱮᱱᱟ ᱟᱹᱰᱤ ᱟᱬᱜᱟᱛ ᱨᱮ ᱱᱮᱥ ᱢᱟ ᱦᱟᱱᱮ ᱠᱷᱚᱱ ᱠᱚᱯᱮ ᱯᱮᱨᱮᱡ ᱦᱟᱱᱛᱮ ᱠᱚ ᱧᱮᱞ ᱯᱮᱥᱮ ᱱᱚᱜᱼᱚᱭ ᱟᱞᱮ ᱵᱟᱲᱜᱮ ᱴᱷᱮᱱᱟᱜ ᱩᱞ ᱫᱟᱨᱮ ᱡᱟᱣᱜᱮ ᱡᱚᱜᱼᱟ ᱟᱹᱰᱤ ᱱᱟᱯᱟᱭ ᱱᱮᱥ ᱦᱚᱸ ᱯᱟᱞᱮᱱᱚᱜ ᱵᱮᱥ ᱜᱮ ᱱᱟᱦᱟᱜ ᱡᱚᱜᱼᱟ ᱛᱚ ᱴᱷᱤᱠ ᱜᱮᱭᱟ ᱢᱟᱲᱟᱝ ᱥᱮᱫ ᱛᱟᱵᱚ ᱴᱷᱤᱠ ᱜᱮᱭᱟ ᱛᱚᱵᱮ ᱢᱟᱲᱟᱝ ᱥᱮᱫ ᱛᱟᱵᱚᱱ ᱧᱮᱞ ᱯᱮ ᱱᱟᱦᱟᱜ ᱠᱚᱱᱴᱤᱱᱤᱭᱩ ᱨᱮ ᱛᱟᱦᱮᱱ ᱯᱮ ᱚᱱᱠᱟ ᱜᱮ ᱟᱨ ᱥᱟᱯᱳᱨᱴ ᱮᱢᱚᱜ ᱯᱮ ᱱᱤᱛᱚᱝ ᱠᱟᱹᱴᱤᱡ ᱢᱟᱜ ᱵᱚ ᱢᱟᱜ ᱱᱤᱛᱚᱝ ᱠᱟᱹᱴᱤᱡ ᱢᱟᱜ ᱵᱚ ᱢᱟᱜ ᱧᱚᱜ ᱞᱮᱜᱮ ᱜᱟᱡᱟᱲ ᱨᱮ ᱢᱮᱱᱟᱜᱼᱟ

ᱱᱚᱜᱼᱚᱭ ᱛᱟᱵᱚ ᱟᱵᱚᱣᱟᱜ ᱵᱟᱲᱜᱮ ᱥᱮᱫ ᱟᱫᱚ ᱱᱚᱛᱮ ᱫᱚ ᱦᱩᱭ ᱟᱠᱟᱱᱟ ᱱᱚᱛᱮ ᱫᱚ ᱢᱟᱨᱟᱝ ᱠᱚ ᱵᱟᱥᱟ ᱠᱚ ᱮᱴᱮᱫᱟ ᱟᱨ ᱱᱟᱦᱟᱜ ᱱᱟᱛᱮ ᱟᱵᱚ ᱥᱮᱫ ᱢᱟ ᱱᱟᱦᱟᱜ ᱨᱟᱹᱯᱩᱫ ᱟᱠᱟᱱ ᱱᱚᱛᱮ ᱧᱮᱞ ᱢᱟ ᱛᱟᱵᱚ ᱟᱵᱚᱣᱟᱜ ᱵᱟᱲᱜᱮ ᱫᱚ ᱱᱚᱜᱼᱚ ᱱᱚᱝᱠᱟ ᱫᱷᱟᱨᱟ ᱚᱱᱟ ᱠᱚᱨᱮ ᱰᱤᱰᱷᱟᱹᱣᱲᱤ ᱫᱟᱨᱮ ᱠᱚ ᱢᱮᱱᱟᱜᱼᱟ ᱩᱞ ᱫᱟᱨᱮ ᱥᱩᱭᱛᱟᱹᱢ ᱫᱟᱨᱮ ᱢᱩᱱᱜᱟᱹ ᱫᱟᱨᱮ ᱠᱚ ᱵᱟᱦᱟ ᱟᱠᱟᱱᱟ ᱚᱱᱮ ᱢᱩᱱᱜᱟᱹ ᱠᱚ ᱱᱟᱥᱮ ᱪᱷᱚᱲᱮ ᱢᱟᱱᱮ ᱞᱚᱢᱵᱟ ᱥᱤᱧᱡᱚ ᱫᱟᱨᱮ ᱠᱚ ᱢᱮᱱᱟᱜᱼᱟ ᱞᱚᱣᱟ ᱫᱟᱨᱮ ᱠᱚ ᱢᱮᱱᱟᱜᱼᱟ ᱟᱨ ᱱᱟᱛᱮ ᱫᱚ ᱟᱨᱦᱚᱸ ᱨᱟᱦᱮᱲ ᱠᱚ ᱱᱟᱥᱮ ᱱᱟᱥᱮ ᱞᱮ ᱮᱨ ᱧᱚᱜ ᱞᱮᱫ ᱛᱟᱦᱮᱸᱫ ᱱᱚᱜᱼᱚᱭ ᱛᱚᱨᱟ ᱨᱟᱦᱮᱲ ᱫᱟᱨᱮ ᱛᱟᱵᱚᱱ ᱟᱨ ᱱᱟᱛᱮ ᱨᱮᱫᱚ ᱱᱟᱦᱟᱜ ᱱᱚᱜᱼᱚᱭ ᱟᱨᱦᱚᱸ ᱧᱮᱞ ᱯᱮ ᱫᱟᱨᱮ ᱡᱟᱦᱟᱸ ᱧᱮᱞᱚᱜ ᱠᱟᱱᱟ ᱱᱚᱣᱟ ᱫᱚ ᱯᱩᱠᱷᱨᱤ ᱟᱬᱮ ᱨᱮᱭᱟᱜ ᱥᱟᱹᱜᱩᱣᱟᱱ ᱫᱟᱨᱮ ᱠᱟᱱᱟ ᱛᱟᱵᱚᱱ ᱩᱞ ᱫᱟᱨᱮ ᱠᱚᱦᱚᱸ ᱢᱮᱱᱟᱜᱼᱟ ᱱᱚᱜᱼᱚᱭ ᱟᱠᱟᱥᱤ ᱢᱤᱫᱴᱤᱡ ᱢᱮᱱᱟᱜᱼᱟ ᱟᱨ ᱜᱚᱴᱟ ᱟᱲᱮ ᱥᱟᱜᱽᱣᱟᱱ ᱫᱟᱨᱮ ᱨᱚᱦᱚᱭ ᱟᱠᱟᱱᱟ ᱟᱨ ᱟᱲᱮ ᱨᱮ ᱯᱩᱠᱷᱨᱤ ᱚᱱᱟ ᱦᱚᱸ ᱟᱵᱚᱣᱟᱜ ᱯᱩᱠᱷᱨᱤ ᱜᱮ ᱛᱟᱵᱚ ᱢᱤᱫ ᱫᱤᱱ ᱦᱟᱸᱜ ᱵᱚᱱ ᱪᱟᱞᱟᱜᱼᱟ ᱯᱩᱠᱷᱨᱤ ᱥᱮᱫ ᱦᱚᱸᱵᱚᱱ ᱧᱮᱞ ᱟᱹᱜᱩᱭᱟ ᱛᱮᱦᱮᱧ ᱫᱚ ᱵᱟᱵᱚᱱ ᱪᱟᱞᱟᱜᱼᱟ ᱛᱮᱦᱮᱧ ᱢᱟ ᱢᱟᱫ ᱢᱟᱫ ᱱᱚᱜᱼᱚᱭ ᱢᱟᱫ ᱜᱩᱲᱫᱟᱹᱣ ᱟᱠᱟᱫ ᱟᱹᱧ ᱵᱟᱨᱭᱟ ᱛᱟᱵᱚ ᱱᱚᱣᱟ ᱠᱚ ᱯᱞᱮᱱ ᱠᱟᱛᱮᱫ ᱯᱟᱲᱟᱜ ᱦᱩᱭᱩᱜᱼᱟ ᱟᱹᱰᱤ ᱩᱥᱟᱹᱨᱟ ᱱᱮᱛᱟᱨ ᱢᱟ ᱢᱮᱨᱚᱢ ᱠᱚᱠᱚ ᱟᱲᱟᱜ ᱜᱤᱰᱤ ᱠᱟᱠᱚ ᱠᱟᱱᱟ ᱵᱟᱲᱜᱮ ᱥᱮᱫ ᱫᱷᱟᱹᱨᱤᱡ ᱠᱚ ᱵᱚᱞᱚᱱ ᱠᱟᱱᱟ ᱴᱷᱤᱠ ᱜᱮᱭᱟ ᱟᱨ ᱮᱱᱟᱝ ᱡᱟᱦᱟᱸ ᱩᱞ ᱫᱟᱨᱮᱧ ᱫᱮᱠᱷᱟᱣᱟᱫ ᱯᱮ ᱛᱟᱦᱮᱸᱫ ᱚᱱᱟ ᱫᱚ ᱚᱱᱮ ᱚᱱᱛᱮ ᱨᱮ ᱢᱮᱱᱟᱜᱼᱟ ᱵᱟᱦᱟ ᱟᱠᱟᱱᱟ ᱩᱱᱤ ᱟᱹᱰᱤ ᱯᱩᱦᱩ ᱵᱟᱦᱟ ᱟᱠᱟᱱᱟ ᱯᱩᱸᱰ ᱜᱮ ᱱᱟᱥᱮ ᱱᱚᱜᱼᱚᱭ ᱧᱮᱞ ᱧᱟᱢᱚᱜ ᱠᱟᱱᱟ ᱡᱚ ᱟᱪᱮ ᱱᱟᱦᱟᱜ ᱵᱟᱝᱟ ᱚᱱᱟ ᱢᱟ ᱵᱷᱮᱜᱟᱨ ᱠᱟᱛᱷᱟ ᱱᱚᱜᱼᱚᱭ ᱢᱟᱜᱽ ᱵᱚᱸᱜᱟ ᱨᱮᱜᱮ ᱩᱞ ᱠᱚᱢᱟ ᱵᱟᱦᱟ ᱪᱟᱵᱟᱭᱮᱱᱟ ᱴᱷᱤᱠ ᱜᱮᱭᱟ ᱟᱯᱮ ᱠᱚ ᱯᱟᱲᱟᱜ ᱵᱟᱲᱟ ᱧᱚᱜ ᱞᱮᱜᱮ ᱢᱟᱫ ᱠᱚᱵᱚ ᱯᱟᱲᱟᱜᱟ ᱟᱫᱚ ᱱᱟᱦᱟᱜ ᱵᱚ ᱜᱟᱯᱟᱞ ᱢᱟᱨᱟᱜᱼᱟ ᱛᱚ ᱵᱚᱭᱦᱟ ᱠᱚ ᱢᱟᱫ ᱫᱚ ᱯᱟᱲᱟᱜ ᱦᱩᱭ ᱜᱚᱫ ᱠᱮᱜᱼᱟ ᱟᱫᱚ ᱱᱤᱛ ᱱᱤᱛ ᱜᱮ ᱵᱟᱹᱵᱩᱭ ᱦᱮᱡ ᱮᱱᱟ ᱟᱹᱞᱤᱧ ᱧᱮᱞᱛᱮ ᱟᱡ ᱦᱚᱸᱭ ᱯᱟᱲᱟᱜ ᱠᱟᱱᱟ ᱵᱟᱹᱵᱩ ᱟᱢ ᱫᱚ ᱪᱮᱫ ᱠᱚᱢ ᱪᱤᱠᱟᱹᱭᱟ ᱛᱟᱵᱚ ᱟᱢ ᱦᱚᱸ ᱯᱟᱲᱟᱜᱮᱜᱼᱟ ᱫᱩ ᱢᱤᱫᱴᱤᱡ ᱢᱟᱫ ᱢᱟᱜᱽ ᱢᱮ ᱟᱨ ᱯᱟᱲᱟᱜᱽ ᱢᱮ ᱫᱩ ᱟᱨ ᱵᱚᱞ ᱮᱱᱮᱡ ᱫᱚ ᱛᱮᱦᱮᱧ ᱫᱚ ᱵᱟᱢ ᱪᱟᱞᱟᱜᱼᱟ ᱛᱟᱵᱚ ᱵᱟᱠᱚ ᱮᱱᱮᱡ ᱠᱟᱱᱟ ᱵᱮᱥ ᱮᱱᱟ ᱢᱤᱫ ᱜᱷᱟᱣ ᱫᱚ ᱦᱮᱸ ᱨᱚᱦᱚᱲ ᱮᱱᱟ ᱫᱮᱞᱟ ᱥᱮ ᱦᱤᱡᱩᱜ ᱢᱮᱞᱟ ᱧᱮᱞ ᱧᱚᱜᱟ ᱫᱮᱞᱟ ᱫᱮᱞᱟ ᱦᱤᱡᱩᱜ ᱢᱮ ᱨᱚᱦᱚᱲ ᱮᱱᱟ ᱛᱟᱢᱟ ᱨᱚᱦᱚᱲ ᱦᱩᱭᱩᱜ ᱠᱟᱱᱟ ᱦᱮᱸ ᱯᱨᱮᱠᱴᱤᱥ ᱵᱟᱲᱟᱭ ᱢᱮ ᱮᱠᱞᱟ ᱨᱮ ᱨᱮᱦᱚᱸ ᱵᱟᱲᱜᱮ ᱥᱮᱫ ᱨᱮ ᱱᱚᱛᱮ ᱨᱮ ᱦᱮᱸ ᱟᱨ ᱢᱟᱨᱟᱰᱳᱱᱟ ᱱᱟᱦᱟᱜ ᱮᱢ ᱵᱮᱱᱟᱣ ᱩᱛᱟᱹᱨ ᱛᱟᱞᱟᱝ ᱦᱮᱸ ᱟᱨ ᱞᱟᱹᱭ ᱧᱚᱜ ᱟᱠᱚ ᱢᱮ ᱜᱷᱟᱣ ᱞᱤᱱᱟᱹᱧ ᱠᱟᱴᱟ ᱵᱮᱥ ᱦᱩᱭᱩᱜ ᱠᱟᱹᱱᱟᱹᱧ ᱵᱚᱭᱦᱟ ᱠᱚ ᱠᱟᱴᱟᱧ ᱜᱷᱟᱣ ᱞᱮᱱᱟ ᱵᱮᱥ ᱦᱩᱭᱩᱜ ᱠᱟᱹᱱᱟᱹᱧ ᱛᱟᱵᱚ ᱚᱱᱠᱟ ᱢᱮᱱ ᱢᱮ ᱵᱚᱭᱦᱟ ᱠᱚ ᱠᱟᱴᱟ ᱨᱤᱧ ᱜᱷᱟᱣ ᱞᱮᱱᱟ ᱵᱮᱥ ᱦᱩᱭᱩᱜ ᱠᱟᱹᱱᱟᱹᱧ ᱟᱫᱚ ᱟᱹᱰᱤ ᱯᱚᱦᱚᱱ ᱦᱟᱸᱜ ᱵᱚᱞ ᱤᱧ ᱮᱱᱮᱡᱼᱟ ᱟᱫᱚ ᱟᱹᱰᱤ ᱯᱚᱦᱚᱱ ᱦᱟᱸᱜ ᱵᱚᱞ ᱤᱧ ᱮᱱᱮᱡᱼᱟ ᱢᱟ ᱢᱮᱱ ᱢᱮ ᱵᱷᱤᱰᱤᱭᱳ ᱠᱚ ᱡᱩᱫᱤ ᱯᱮ ᱠᱩᱥᱤᱭᱟᱜᱼᱟ ᱞᱟᱭᱤᱠ ᱯᱮ ᱢᱮᱱ ᱧᱚᱜᱽ ᱢᱮ ᱢᱟ ᱵᱷᱤᱰᱤᱭᱳ ᱠᱚ ᱡᱩᱫᱤ ᱯᱮ ᱠᱩᱥᱤᱭᱟᱜᱼᱟ ᱞᱟᱭᱤᱠ ᱯᱮ ᱥᱮᱭᱟᱨ ᱯᱮ ᱥᱮᱭᱟᱨ ᱯᱮ ᱟᱨ ᱥᱟᱵᱥᱠᱨᱟᱭᱤᱵᱽ ᱫᱚ ᱛᱟᱵᱚ ᱟᱞᱚ ᱯᱮ ᱦᱤᱲᱤᱧᱟ ᱟᱨ ᱥᱟᱵᱥᱠᱨᱟᱭᱤᱵᱽ ᱫᱚ ᱛᱟᱵᱚ ᱟᱞᱚ ᱯᱮ ᱦᱤᱲᱤᱧᱟ ᱦᱮᱸ ᱴᱷᱤᱠ ᱜᱮᱭᱟ ᱵᱚᱭᱦᱟ ᱠᱚ ᱴᱷᱤᱠ ᱜᱮᱭᱟ ᱵᱚᱭᱦᱟ ᱠᱚ ᱛᱮᱦᱮᱧᱟᱜ ᱵᱷᱤᱰᱤᱭᱳ ᱫᱚ ᱱᱚᱰᱮ ᱜᱮᱵᱚ ᱢᱩᱪᱟᱹᱫᱟ ᱡᱮ ᱫᱷᱤᱱᱟᱹᱝ ᱪᱮᱫ ᱠᱚ ᱯᱨᱳᱜᱨᱟᱢ ᱦᱩᱭᱩᱜ ᱠᱟᱱᱟ ᱵᱟᱝᱠᱷᱟᱱ ᱱᱟᱦᱟᱜ ᱚᱱᱟ ᱵᱚ ᱢᱮᱥᱟᱭᱟ ᱟᱨ ᱵᱷᱤᱰᱤᱭᱳ ᱫᱚ ᱱᱟᱦᱟᱜ ᱵᱚ ᱟᱲᱟᱜᱟ ᱱᱚᱜᱼᱚ ᱱᱚᱝᱠᱟ ᱛᱮᱦᱮᱧᱟᱜ ᱯᱨᱳᱜᱨᱟᱢ ᱫᱚ ᱱᱚᱜᱼᱚᱭ ᱱᱚᱛᱮ ᱱᱟᱦᱟᱜ ᱵᱚ ᱮᱴᱮᱫᱟ ᱱᱚᱛᱮ ᱢᱟ ᱮᱴᱮᱫ ᱟᱠᱟᱱᱟ ᱱᱟᱦᱟᱜ ᱱᱟᱣᱟ ᱯᱟᱥᱴᱟ ᱵᱟᱭ ᱮᱴᱮᱫ ᱟᱠᱟᱱᱟ ᱮᱠᱫᱚᱢ ᱯᱩᱨᱟᱹ ᱜᱟᱡᱟᱲ ᱟᱠᱟᱱᱟ ᱱᱚᱜᱼᱚᱭ ᱡᱷᱩᱲ ᱜᱮ ᱧᱮᱞᱚᱜ ᱠᱟᱱᱟ ᱵᱟᱲᱜᱮ ᱠᱚ ᱪᱮᱫ ᱨᱚᱦᱚᱲᱚᱜ ᱠᱟᱱᱟ ᱨᱟᱦᱮᱲ ᱨᱟᱦᱮᱲ ᱨᱚᱦᱚᱲᱚᱜ ᱠᱟᱱᱟ ᱫᱮᱞᱟ ᱥᱮ ᱵᱚ ᱪᱮᱠ ᱧᱚᱜᱟ ᱛᱚᱵᱮ ᱨᱚᱦᱚᱲ ᱱᱚᱜᱼᱚᱭ ᱱᱤᱝᱠᱟᱹ ᱡᱚ ᱟᱠᱟᱱᱟ ᱨᱟᱦᱮᱲ ᱫᱚ ᱱᱚᱜᱼᱚᱭ ᱨᱚᱦᱚᱲᱚᱜ ᱠᱟᱱᱟ ᱛᱟᱞᱟ ᱫᱚ ᱜᱚᱫ ᱤᱫᱤᱭᱟᱵᱚ ᱟᱫᱷᱟ ᱫᱚ ᱱᱚᱜᱼᱚᱭ ᱱᱚᱣᱟ ᱱᱚᱣᱟ ᱠᱚᱢᱟ ᱨᱚᱦᱚᱲᱮᱱᱟ ᱱᱚᱜᱼᱚᱭ ᱵᱟᱨᱭᱟ ᱢᱟ ᱪᱟᱹᱴᱤᱡᱚᱜᱼᱟ ᱱᱟᱦᱟᱜ ᱵᱟᱝᱠᱷᱟᱱ ᱚᱠᱟ ᱠᱚᱨᱮ ᱵᱚᱱ ᱧᱮᱞᱮᱫ ᱱᱚᱜᱼᱚᱭ ᱨᱟᱦᱮᱲ ᱠᱚ ᱡᱚ ᱵᱟᱲᱟ ᱟᱠᱟᱱᱟ ᱟᱫᱷᱟᱱ ᱫᱚ ᱨᱚᱦᱚᱲᱚᱜ ᱠᱟᱱᱟ ᱟᱫᱷᱟᱱ ᱫᱚ ᱱᱚᱜᱼᱚᱭ ᱜᱟᱫᱟᱨ ᱟᱠᱟᱱᱟ

ᱟᱨ ᱤᱭᱟᱹ ᱠᱚᱫᱚ ᱠᱟᱫᱟᱱ ᱵᱟᱵᱚᱱ ᱥᱟᱵ ᱠᱮᱜᱼᱟ ᱫᱮᱞᱟ ᱛᱮᱦᱮᱧ ᱫᱚ ᱤᱱᱟᱹᱜ ᱜᱮᱵᱚ ᱯᱟᱲᱟᱜᱟ ᱜᱟᱯᱟ ᱱᱟᱦᱟᱜ ᱵᱚᱱ ᱧᱮᱞᱟ ᱥᱮᱨᱢᱟ ᱠᱚ ᱟᱹᱰᱤ ᱞᱤᱞ ᱜᱮ ᱧᱮᱞᱚᱜ ᱠᱟᱱᱟ ᱟᱹᱰᱤ ᱪᱮᱦᱨᱟ ᱜᱮ ᱥᱤᱱᱟᱨᱤ ᱠᱚ ᱧᱮᱞ ᱢᱟ ᱵᱚᱭᱦᱟ ᱟᱹᱰᱤ ᱪᱮᱦᱨᱟ ᱞᱤᱞ ᱦᱟᱹᱨᱭᱟᱹᱲ ᱜᱮ ᱱᱚᱛᱮ ᱫᱚ ᱛᱟᱵᱚ ᱵᱟᱲᱜᱮ ᱱᱚᱜᱼᱚᱭ ᱱᱚᱛᱮ ᱨᱮᱫᱚ ᱵᱟᱹᱵᱩ ᱵᱟᱲᱜᱮ ᱨᱮ ᱰᱷᱤᱞᱣᱟᱹᱝ ᱟᱜ ᱮ ᱵᱮᱱᱟᱣ ᱟᱠᱟᱫᱼᱟ ᱰᱷᱤᱞᱣᱟᱹᱝ ᱚᱜ ᱠᱟᱱᱟᱭ ᱵᱟᱵᱟᱨᱮ ᱱᱚᱛᱮ ᱠᱚᱭ ᱜᱚᱴᱟ ᱨᱟᱹᱯᱩᱫ ᱪᱟᱵᱟ ᱟᱠᱟᱱᱟ ᱡᱷᱟᱹᱱᱴᱤ ᱠᱚ ᱚᱱᱛᱮ ᱠᱷᱚᱱ ᱦᱟᱸᱜ ᱵᱚ ᱡᱩᱛᱟ ᱱᱚᱜᱼᱚᱭ ᱛᱚᱨᱟ ᱱᱚᱣᱟ ᱫᱚ ᱦᱩᱭᱩᱜ ᱠᱟᱱᱟ ᱥᱩᱭᱛᱟᱹᱢ ᱫᱟᱨᱮ ᱟᱨ ᱦᱟᱱᱟ ᱯᱟᱥᱴᱟ ᱫᱚ ᱩᱞ ᱫᱟᱨᱮ ᱞᱮᱵᱩ ᱫᱟᱨᱮ ᱞᱮᱵᱩ ᱧᱩᱨ ᱪᱟᱵᱟᱭᱮᱱᱟ ᱯᱟᱞᱮᱱᱚᱜ ᱚᱱᱛᱮ ᱨᱮ ᱞᱮᱵᱩ ᱫᱟᱨᱮ ᱢᱮᱱᱟᱜ ᱜᱮᱭᱟ ᱛᱚᱵᱮ ᱥᱟᱹᱜᱩᱣᱟᱱ ᱫᱟᱨᱮ ᱦᱚᱸ ᱵᱟᱨᱭᱟ ᱢᱮᱱᱟᱜᱼᱟ ᱧᱩᱨᱩᱜᱼᱟ ᱛᱟᱵᱚ ᱦᱮᱸ ᱵᱟᱢ ᱧᱩᱨᱩᱜᱼᱟ ᱧᱩᱨᱩᱜ ᱟᱢ ᱵᱟᱝᱠᱷᱟᱱ ᱠᱚᱜ ᱢᱮᱱᱛᱮ ᱵᱮᱥ ᱞᱮᱠᱟ ᱥᱤᱛᱩᱝ ᱫᱤᱱ ᱱᱚᱣᱟ ᱠᱚᱨᱮ ᱰᱷᱤᱞᱣᱟᱹᱝ ᱵᱟᱲᱟᱜᱼᱟ ᱩᱢᱩᱞ ᱨᱮ ᱛᱟᱞᱮ ᱵᱟᱹᱵᱩ ᱱᱚᱛᱮ ᱨᱮ ᱞᱚᱣᱟ ᱫᱟᱨᱮ ᱠᱚ ᱢᱮᱱᱟᱜᱼᱟ ᱰᱤᱰᱷᱟᱹᱣᱲᱤ ᱫᱟᱨᱮ ᱠᱚ ᱱᱤᱢ ᱫᱟᱨᱮ ᱠᱚ ᱟᱹᱰᱤᱜᱟᱱ ᱢᱮᱱᱟᱜᱼᱟ ᱜᱟᱡᱟᱲ ᱠᱟᱱᱟ ᱱᱚᱛᱮ ᱥᱤᱧᱡᱚ ᱫᱟᱨᱮ ᱦᱚᱸ ᱢᱮᱱᱟᱜᱼᱟ ᱥᱤᱢ ᱠᱤᱱ ᱫᱮᱡ ᱟᱠᱟᱱᱟ ᱡᱷᱟᱱᱴᱤ ᱪᱚᱴ ᱨᱮ ᱮᱸᱜᱟ ᱢᱤᱫᱴᱤᱡ ᱵᱩᱥᱟᱹᱜ ᱢᱤᱫᱴᱤᱡ ᱱᱚᱣᱟ ᱫᱚ ᱵᱟᱲᱜᱮ ᱵᱷᱤᱛᱨᱤ ᱨᱮ ᱟᱨ ᱢᱤᱫᱴᱤᱡ ᱵᱟᱲᱜᱮ ᱠᱩᱸᱫᱽᱨᱤ ᱠᱚᱵᱚ ᱨᱚᱦᱚᱭ ᱧᱚᱜ ᱟᱠᱟᱜᱼᱟ ᱱᱚᱜᱼᱚᱭ ᱛᱚᱨᱟ ᱩᱞ ᱫᱟᱨᱮ ᱢᱟᱨᱟᱝ ᱠᱚ ᱵᱟᱥᱟ ᱟᱹᱰᱤ ᱯᱚᱦᱚ ᱵᱟᱦᱟ ᱟᱠᱟᱱᱟ ᱡᱟᱦᱟᱸ ᱞᱮᱠᱟ ᱵᱟᱦᱟ ᱟᱠᱟᱱᱟ ᱡᱚ ᱟᱠᱟᱱ ᱠᱷᱟᱱ ᱫᱟᱨᱮ ᱠᱚ ᱞᱤᱰᱩᱨ ᱩᱛᱟᱹᱨᱚᱜᱼᱟ ᱛᱮ ᱡᱚᱜᱼᱟ ᱪᱮ ᱵᱟᱝᱟ ᱚᱱᱟ ᱫᱚ ᱱᱟᱦᱟᱜ ᱵᱚᱱ ᱧᱮᱞᱟ ᱡᱚ ᱞᱮᱱᱜᱮ ᱦᱚᱭᱛᱚ ᱵᱟᱲᱜᱮ ᱟᱨ ᱵᱟᱲᱜᱮ ᱵᱷᱤᱛᱨᱤ ᱨᱮᱜᱮ ᱟᱨᱦᱚᱸ ᱱᱚᱜᱼᱚᱭ ᱢᱤᱫᱴᱟᱱ ᱟᱢᱲᱟ ᱫᱟᱨᱮ ᱟᱢᱲᱟ ᱦᱚᱸ ᱚᱱᱮ ᱩᱛᱤ ᱥᱩᱛᱤ ᱛᱷᱚᱯᱮ ᱟᱠᱟᱱᱟ

ᱱᱮᱜᱼᱮ ᱱᱤᱱᱟᱹᱜ ᱥᱤᱢ ᱫᱚ ᱢᱮᱱᱟᱜ ᱠᱚᱣᱟ ᱛᱟᱵᱚ ᱥᱟᱺᱰᱤ ᱢᱟᱨᱟᱝ ᱥᱟᱺᱰᱤ ᱢᱤᱫᱴᱤᱡ ᱮᱸᱜᱟ ᱠᱚ ᱢᱚᱬᱮ ᱛᱩᱨᱩᱭ ᱜᱚᱴᱟᱜ ᱜᱟᱱ ᱟᱨ ᱠᱟᱹᱴᱤᱡ ᱠᱟᱹᱴᱤᱡ ᱠᱚᱫᱚ ᱛᱟᱞᱟ ᱨᱮ ᱢᱤᱫᱴᱤᱡ ᱢᱟᱨᱮ ᱢᱟᱦᱟᱡᱚᱱᱮ ᱦᱮᱡ ᱮᱱᱟ ᱠᱳᱞᱠᱟᱛᱟ ᱠᱷᱚᱱ ᱡᱚᱛᱚᱭ ᱤᱫᱤ ᱪᱟᱵᱟ ᱠᱮᱫ ᱠᱚᱣᱟ ᱟᱫᱚ ᱱᱮᱜᱼᱮ ᱱᱤᱱᱟᱹᱜ ᱠᱚ ᱥᱟᱨᱮᱡ ᱵᱟᱨᱮᱡ ᱧᱚᱜ ᱟᱠᱟᱱᱟ ᱦᱚᱞᱟ ᱢᱟᱫᱷᱮᱨ ᱜᱮ

ᱛᱚᱵᱮ ᱛᱟᱵᱚ ᱡᱟᱦᱟᱸᱭ ᱠᱚ ᱵᱟᱯᱮ ᱥᱟᱵᱥᱠᱨᱟᱭᱤᱵ ᱟᱠᱟᱫ ᱥᱟᱵᱥᱠᱨᱟᱭᱤᱵ ᱯᱮ ᱠᱚᱢᱮᱱᱴ ᱯᱮ ᱞᱟᱭᱤᱠ ᱯᱮ ᱥᱮᱭᱟᱨ ᱯᱮ ᱛᱟᱵᱚ ᱢᱟ ᱛᱚᱵᱮ ᱢᱩᱪᱟᱹᱫ ᱨᱮ ᱡᱚᱦᱟᱨ